ᱮᱡᱩᱠᱮᱥᱚᱱ ᱚᱯᱷ ᱥᱟᱱᱛᱟᱞᱤ ᱤᱭᱩᱴᱩᱵᱽ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧ ᱫᱚ ᱱᱚᱣᱟ ᱚᱞ ᱪᱮᱢᱮᱫ ᱨᱮᱱᱟᱜ ᱠᱤᱪᱷᱤ ᱟᱲᱟᱝ ᱤᱫᱤ ᱠᱟᱛᱮᱫ ᱚᱠᱟ ᱠᱚ ᱦᱟᱸᱜ ᱚ ᱠᱷᱚᱱ ᱮᱛᱚᱦᱚᱵ ᱠᱟᱛᱮ ᱚ ᱦᱟᱹᱨᱤᱡ ᱚᱠᱟ ᱟᱲᱟᱝ ᱠᱷᱚᱱ ᱢᱤᱢᱤᱫᱴᱟᱝ ᱟᱲᱟ ᱠᱷᱚᱱ ᱟᱲᱟᱝ ᱠᱚ ᱛᱮᱭᱟᱨ ᱟᱠᱟᱱ ᱚᱱᱟ ᱠᱚᱜᱮ ᱛᱮᱦᱮᱧ ᱫᱚᱵᱚᱱ ᱧᱮᱞᱟ ᱡᱮᱞᱮᱠᱟ ᱨᱚᱦᱚᱲ ᱡᱚᱡᱚ ᱨᱚᱠᱚᱲ ᱨᱚᱠᱚᱲ ᱦᱚᱴᱚᱜ ᱴᱚᱴᱠᱚ ᱴᱚᱠᱚᱲ ᱴᱚᱠᱚᱲ ᱱᱚᱝᱠᱟᱱᱟᱜ ᱠᱚᱜᱮ ᱱᱚᱣᱟ ᱵᱷᱤᱰᱤᱭᱳ ᱨᱮᱫᱚ ᱵᱚᱱ ᱧᱮᱞᱟ ᱪᱚᱞᱚ ᱛᱚᱵᱮ ᱵᱷᱤᱰᱤᱭᱳ ᱵᱚᱱ ᱮᱛᱚᱦᱚᱵ ᱞᱮᱜᱮ ᱚᱞ ᱪᱮᱢᱮᱫ ᱠᱷᱚᱱ ᱢᱤᱢᱤᱫᱴᱟᱝ ᱟᱲᱟᱝ ᱠᱷᱚᱱ ᱢᱤᱢᱤᱫ ᱯᱚᱫ ᱵᱚᱱ ᱧᱮᱞᱟ ᱯᱩᱭᱞᱩ ᱨᱮᱱᱟᱜ ᱫᱚ ᱨᱚᱦᱚᱲ ᱡᱚᱡᱚ ᱨᱚᱠᱚᱲ ᱨᱚᱠᱚᱲ ᱦᱚᱴᱚᱜ ᱴᱚᱴᱠᱚ ᱴᱚᱠᱚᱲ ᱴᱚᱠᱚᱲ ᱫᱚᱥᱟᱨ ᱨᱮᱫᱚ ᱟᱵᱚ ᱦᱚᱸ ᱦᱚᱲ ᱦᱚᱯᱚᱱ ᱟᱵᱚ ᱫᱚᱵᱚ ᱨᱚᱲᱟ ᱟᱵᱚ ᱵᱚᱱ ᱞᱚᱜᱚᱱᱚᱜᱼᱟ ᱚᱞᱚᱜ ᱵᱚᱱ ᱞᱚᱜᱚᱱᱟ ᱚᱞᱚᱜ ᱵᱚᱱ ᱮᱛᱚ ᱡᱚᱝ ᱨᱚᱲ ᱵᱚᱱ ᱮᱛᱚ ᱡᱚᱝ ᱚᱱᱠᱟᱜᱮ ᱯᱮ ᱨᱮᱱᱟᱜ ᱵᱟᱱᱟᱭ ᱫᱟᱨᱟᱭ ᱠᱟᱱᱟ ᱨᱟᱱᱚᱭ ᱨᱟᱨᱟᱜ ᱠᱟᱱᱟ ᱵᱟᱦᱟ ᱵᱟᱦᱟ ᱟᱠᱟᱱᱟ ᱥᱚ ᱢᱚᱦᱠᱟᱜ ᱠᱟᱱᱟ ᱟᱨ ᱱᱚᱝᱠᱟ ᱜᱮ ᱯᱩᱱ ᱨᱮᱦᱚᱸ ᱵᱚᱱ ᱧᱮᱞᱮᱫ ᱜᱮᱭᱟ ᱚᱞᱚᱜ ᱯᱚᱲᱦᱚᱱ ᱰᱟᱦᱟᱨ ᱠᱟᱱᱟ ᱦᱚᱲ ᱦᱚᱯᱚᱱᱟᱜ ᱢᱟᱨᱟᱝ ᱰᱟᱦᱟᱨ ᱚᱠᱚᱭ ᱚᱱᱟ ᱵᱟᱭ ᱯᱟᱸᱡᱟᱭᱟᱭ ᱚᱠᱟ ᱦᱚᱸ ᱵᱟᱭ ᱵᱟᱰᱟᱭ ᱡᱚᱝᱟᱭ

ᱪᱟᱥ ᱠᱟᱹᱢᱤ ᱥᱟᱹᱨᱤ ᱠᱟᱹᱢᱤ ᱚᱱᱟ ᱫᱚ ᱵᱟᱵᱚ ᱵᱟᱹᱜᱤᱭᱟ ᱚᱱᱟ ᱤᱠᱤᱡ ᱚᱞᱚᱜ ᱠᱟᱹᱢᱤ ᱛᱤᱥ ᱦᱚᱸ ᱵᱟᱵᱚ ᱦᱤᱲᱤᱧᱟ ᱚᱱᱠᱟ ᱮᱭᱟᱭ ᱨᱮᱱᱟᱜ ᱢᱮᱱᱟᱜ ᱛᱟᱵᱚᱱᱟ ᱪᱩᱴᱩ ᱪᱩᱲᱩᱯ ᱪᱩᱲᱩᱯ ᱟᱢ ᱫᱚ ᱵᱟᱢ ᱵᱚᱛᱚᱨᱚᱜ ᱟᱢ ᱠᱩᱥᱤ ᱠᱩᱴᱩᱨ ᱠᱩᱴᱩᱨ ᱡᱚᱛᱚᱣᱟᱜ ᱮᱢ ᱡᱚᱝ ᱡᱚᱝ ᱚᱱᱠᱟᱜᱮ ᱤᱨᱟᱹᱞ ᱨᱮ ᱢᱮᱱᱟᱜᱼᱟ ᱢᱩᱡ ᱠᱟᱹᱢᱤ ᱠᱩᱨᱩᱢᱩᱴᱩ ᱩᱨᱩ ᱠᱟᱹᱢᱤ ᱟᱹᱴᱩ ᱯᱟᱹᱴᱩ ᱩᱱᱠᱩ ᱛᱩᱞᱩᱡ ᱠᱟᱹᱢᱤ ᱦᱚᱲ ᱚᱠᱟ ᱦᱚᱸ ᱵᱟᱭ ᱯᱩᱪᱩᱡᱟ ᱟᱨᱮ ᱨᱮᱱᱟᱜ ᱨᱚᱴᱮ ᱴᱮᱨᱮ ᱴᱮᱨᱮ ᱪᱮᱫ ᱮᱢ ᱥᱮᱨᱮᱧᱮᱫ ᱵᱤᱧ ᱠᱚᱦᱚᱸ ᱧᱮᱞ ᱫᱟᱨᱟᱢ ᱠᱚᱢ ᱟᱞᱚᱢ ᱦᱮᱞᱠᱚᱢ ᱠᱚᱜ᱾ ᱦᱮᱸ ᱜᱮᱞ ᱨᱮ ᱱᱚᱝᱠᱟ ᱜᱮ ᱢᱮᱱᱟᱜᱼᱟ ᱨᱮᱸᱜᱮᱡ ᱛᱮᱛᱟᱝ ᱨᱩᱣᱟᱹ ᱦᱟᱹᱥᱩ ᱦᱚᱲᱢᱚ ᱡᱮᱨᱮᱫ ᱵᱟᱲᱟᱜ ᱠᱟᱱᱟ ᱨᱮᱸᱜᱮᱡ ᱛᱮᱛᱟᱝ ᱨᱩᱣᱟᱹ ᱦᱟᱹᱥᱩ ᱦᱚᱲᱢᱚ ᱨᱮ ᱡᱮᱨᱮᱫ ᱵᱟᱲᱟᱜ ᱠᱟᱱᱟ ᱚᱠᱚᱭ ᱦᱚᱲᱮ ᱥᱮᱭᱟᱱᱚᱜ ᱠᱚᱜᱼᱟ ᱩᱱᱤ ᱚᱠᱟ ᱠᱚ ᱚᱱᱟ ᱠᱚᱭ ᱚᱴᱟᱝ ᱠᱮᱫᱼᱟ ᱚᱸᱰᱮ ᱠᱷᱚᱱ ᱵᱚᱱ ᱧᱮᱞᱮᱫᱼᱟ ᱛᱩᱭᱩ ᱦᱩᱣᱟᱹ ᱦᱩᱠᱟᱹ ᱫᱩ ᱧᱤᱨ ᱡᱚᱝ ᱢᱮ ᱦᱟᱱᱛᱮ ᱟᱢ ᱫᱚ ᱟᱹᱰᱤᱢ ᱥᱮᱭᱟᱱᱟ ᱥᱤᱢ ᱠᱚᱢ ᱮᱲᱮ ᱞᱮ ᱤᱧ ᱟᱭᱳᱭ ᱵᱩᱜᱤ ᱤᱧ ᱵᱟᱵᱟᱭ ᱵᱩᱜᱤ ᱩᱱᱠᱤᱱ ᱵᱟᱹᱧ ᱟᱹᱲᱤᱥ ᱦᱚᱪᱚ ᱠᱤᱱᱟ ᱠᱤᱱ ᱚᱠᱟ ᱞᱮᱠᱟ ᱠᱟᱹᱢᱤ ᱠᱤᱱ ᱢᱤᱛᱟᱹᱧᱟ ᱤᱧ ᱦᱚᱸ ᱚᱱᱠᱟ ᱜᱮᱧ ᱠᱟᱹᱢᱤᱭᱟ᱾ ᱫᱤᱱᱟᱹᱢ ᱜᱮᱢ ᱩᱢᱩᱜ ᱢᱮ, ᱞᱩᱜᱽᱲᱤ ᱠᱚ ᱥᱚᱵᱚᱫᱽ ᱢᱮ, ᱚᱸᱡᱽᱨᱟ ᱟᱞᱚᱢ ᱛᱟᱦᱮᱸᱱᱟ, ᱚᱲᱟᱜ ᱠᱚ ᱜᱩᱨᱤᱡᱽ ᱢᱮ, ᱨᱟᱪᱟ ᱠᱚ ᱡᱚᱜᱽ ᱢᱮ, ᱡᱚᱵᱽᱨᱟ ᱟᱞᱚᱢ ᱫᱚᱦᱚᱭᱟ᱾ ᱰᱷᱤᱝᱠᱤ ᱫᱚ ᱥᱟᱰᱮᱭᱟ᱾ ᱫᱷᱟᱢᱯᱟᱲ ᱜᱚᱫ ᱫᱷᱟᱢᱯᱟᱲ ᱜᱚᱫ ᱞᱮᱵᱮᱫ ᱯᱤᱪᱷᱤ ᱟᱹᱰᱤ ᱴᱷᱤᱠ ᱦᱩᱲᱩ ᱫᱚ ᱥᱮᱴᱮᱡᱚᱜ ᱦᱮᱲᱮ ᱦᱚᱸ ᱦᱩᱨᱩᱲᱚᱜ ᱡᱷᱟᱠ ᱡᱷᱟᱠ ᱪᱟᱣᱞᱮ ᱚᱰᱚᱠᱚᱜ᱾ ᱜᱚᱲᱚᱢ ᱵᱩᱰᱷᱤᱭᱮ ᱛᱟᱠᱚᱭᱟ ᱪᱟᱨᱠᱷᱟ ᱨᱟᱸᱭ ᱨᱟᱸᱭ ᱥᱟᱰᱮᱭᱟ ᱟᱡᱟᱜ ᱛᱤ ᱠᱷᱚᱱ ᱵᱷᱩᱨ ᱵᱷᱩᱨ ᱥᱩᱛᱟᱹᱢ ᱨᱮᱞᱟᱣ ᱚᱰᱚᱠᱚᱜ᱾ ᱵᱟᱺᱰᱤ ᱛᱩᱭᱩᱭ ᱵᱚᱞᱚ ᱞᱮᱱ ᱥᱤᱢ ᱠᱚᱪᱟ ᱛᱮ᱾ ᱥᱤᱢ ᱥᱟᱺᱰᱤ ᱩᱱᱤᱭᱮ ᱯᱷᱟᱸᱫᱟ ᱜᱚᱫ ᱠᱟᱫᱮ᱾ ᱵᱟᱺᱰᱤ ᱛᱩᱭᱩ ᱧᱤᱨ ᱛᱟᱵ ᱮᱱ ᱞᱚᱭᱚᱝ ᱴᱟᱺᱰᱤ ᱛᱮ᱾ ᱥᱤᱢ ᱥᱟᱺᱰᱤ ᱮᱫᱽᱨᱮ ᱛᱮ ᱠᱩᱲᱠᱩᱪᱩᱫ ᱠᱮᱫ᱾ ᱱᱚᱜᱼᱚᱭ ᱱᱚᱸᱰᱮ ᱢᱤᱫᱴᱟᱹᱝ ᱢᱟᱨᱟᱝ ᱤᱪᱟᱹᱜ ᱦᱟᱹᱠᱩ ᱮ ᱦᱚᱸ ᱜᱚᱡᱤᱡ ᱠᱟᱱᱟᱭ᱾ ᱥᱮᱭᱟ ᱜᱮ ᱥᱚ ᱠᱟᱱᱟᱭ ᱱᱩᱭ ᱫᱚ ᱵᱟᱹᱧ ᱟᱭᱟ ᱜᱚᱡ ᱥᱮᱭᱟ ᱠᱚᱫᱚ᱾ ᱪᱮᱫ ᱮᱢ ᱡᱚᱢ ᱠᱚᱣᱟ ᱞᱟᱡ ᱜᱮ ᱦᱟᱹᱥᱩᱣᱟ᱾